ᱥᱟᱱᱟᱢ ᱠᱚᱜᱮ ᱡᱚᱦᱟᱨ ᱱᱚᱣᱟ ᱨᱮᱭᱟᱜ ᱱᱚᱣᱟ ᱪᱮᱱᱮᱞ ᱨᱮᱭᱟᱜ ᱞᱟᱥᱴ ᱵᱷᱤᱰᱤᱭᱳ ᱵᱚᱱ ᱧᱮᱞ ᱞᱮᱫᱟ ᱡᱮ ᱛᱤᱦᱤᱧ ᱦᱚᱸ ᱤᱧ ᱦᱮᱡ ᱠᱟᱱᱟ ᱱᱚᱣᱟ ᱡᱚᱭᱯᱩᱨ ᱯᱷᱩᱴᱵᱚᱞ ᱜᱨᱟᱣᱩᱱᱰ ᱨᱮ ᱟᱨ ᱟᱵᱚ ᱵᱚᱱ ᱵᱟᱰᱟᱭ ᱜᱮᱭᱟ ᱡᱮ ᱯᱚᱱᱫᱨᱚ ᱛᱟᱹᱨᱤᱠᱷ ᱚᱠᱟ ᱫᱚ ᱟᱵᱚ ᱟᱹᱫᱤᱵᱟᱹᱥᱤ ᱯᱤᱪ ᱮᱠᱚᱨ ᱫᱤᱵᱚᱥ ᱢᱟᱱᱟᱣ ᱞᱟᱹᱜᱤᱫ ᱜᱚᱴᱟᱜ ᱠᱟᱱ ᱡᱮ ᱯᱨᱚᱛᱷᱚᱢ ᱯᱟᱹᱦᱤᱞ ᱫᱷᱟᱣᱟᱜ ᱟᱫᱚ ᱛᱤᱦᱤᱧ ᱚᱱᱟ ᱯᱷᱤᱞᱰ ᱨᱮᱜᱮ ᱚᱱᱟ ᱜᱨᱟᱣᱩᱱᱰ ᱨᱮᱜᱮ ᱟᱨ ᱦᱚᱸ ᱛᱤᱦᱤᱧ ᱫᱚᱲᱦᱟ ᱛᱮᱧ ᱦᱮᱡ ᱠᱟᱱᱟ ᱟᱫᱚ ᱯᱚᱱᱫᱨᱚ ᱛᱟᱹᱨᱤᱠᱷ ᱡᱮ ᱚᱠᱟ ᱯᱤᱪ ᱮᱠᱚᱨ ᱰᱮ ᱥᱮᱞᱮᱵᱨᱮᱥᱚᱱᱚᱜ ᱟᱨ ᱚᱱᱟ ᱠᱷᱟᱹᱛᱤᱨ ᱡᱮ ᱠᱟᱹᱢᱤ ᱦᱚᱨᱟ ᱛᱤᱱᱟᱹᱜ ᱜᱟᱱ ᱦᱩᱭ ᱠᱟᱱᱟ ᱚᱱᱟᱜᱮ ᱛᱮᱦᱮᱧ ᱤᱧ ᱫᱮᱠᱷᱟᱣ ᱯᱮᱭᱟ ᱟᱨ ᱱᱚᱣᱟ ᱯᱨᱳᱜᱨᱟᱢ ᱨᱮᱱ ᱨᱤᱥᱮᱯᱥᱚᱱ ᱠᱚᱢᱤᱴᱤ ᱨᱮᱱ ᱵᱷᱟᱭᱤᱥ ᱯᱨᱮᱥᱤᱰᱮᱱᱴ ᱢᱟᱦᱟᱥᱚᱭ ᱱᱚᱰᱮ ᱤᱧ ᱥᱟᱶ ᱢᱮᱱᱟᱭᱟ ᱟᱫᱚ ᱱᱩᱭ ᱛᱟᱹᱞᱤᱧ ᱞᱤᱧ ᱱᱚᱰᱮ ᱞᱤᱧ ᱫᱟᱬᱟᱭᱟ ᱟᱨ ᱞᱤᱧ ᱩᱫᱩᱜ ᱯᱮᱭᱟ ᱡᱮ ᱱᱚᱣᱟ ᱯᱚᱸᱫᱽᱨᱚ ᱛᱟᱹᱨᱤᱠᱷ ᱦᱩᱭᱩᱜᱚᱜ ᱠᱟᱱ ᱯᱤᱥ ᱮᱠᱚᱨᱰ ᱫᱤᱵᱚᱥ ᱥᱮᱞᱤᱵᱨᱮᱥᱚᱱ ᱨᱮᱱᱟᱜ ᱠᱟᱹᱢᱤ ᱦᱚᱨᱟ ᱠᱚ ᱛᱤᱱᱟᱹᱜ ᱫᱷᱟᱹᱵᱤᱡ ᱦᱩᱭ ᱠᱟᱱᱟ ᱱᱚᱜᱼᱚᱭ ᱵᱚᱱ ᱧᱮᱞ ᱧᱟᱢ ᱫᱟᱲᱮᱭᱟᱜ ᱠᱟᱱᱟ ᱱᱚᱣᱟ ᱫᱚ ᱯᱮᱱᱰᱮᱞ ᱠᱚ ᱵᱮᱱᱟᱣᱫᱟ ᱟᱨ ᱞᱟᱭᱤᱯᱷ ᱨᱮ ᱯᱟᱹᱦᱤᱞ ᱫᱷᱟᱣ ᱤᱧ ᱧᱮᱞ ᱮᱫᱟ ᱡᱮ ᱟᱥᱟᱢ ᱨᱮ ᱟᱹᱫᱤᱵᱟᱹᱥᱤ ᱠᱚᱣᱟᱜ ᱡᱟᱦᱟᱸ ᱛᱤᱱᱟᱹᱜ ᱜᱮ ᱡᱟᱦᱟᱸ ᱞᱮᱠᱟ ᱜᱮ ᱟᱨ ᱡᱟᱦᱟᱸ ᱨᱮᱜᱮ ᱯᱨᱳᱜᱨᱟᱢ ᱦᱩᱭ ᱠᱟᱱ ᱯᱟᱥᱮᱡ ᱱᱚᱣᱟ ᱞᱮᱠᱟᱱ ᱯᱮᱱᱰᱮᱞ ᱚᱠᱟ ᱨᱮᱦᱚᱸ ᱵᱟᱹᱧ ᱧᱮᱞ ᱛᱤᱭᱟᱹᱜ ᱠᱟᱜᱼᱟ ᱟᱫᱚ ᱱᱚᱰᱮ ᱱᱩᱭ ᱢᱟᱦᱟᱥᱚᱭ ᱛᱟᱹᱞᱤᱧ ᱟᱹᱞᱤᱧ ᱞᱤᱧ ᱩᱫᱩᱜ ᱯᱮᱭᱟ ᱟᱨ ᱢᱟᱦᱟᱥᱚᱭ ᱠᱟᱹᱴᱤᱡ ᱢᱤᱫᱴᱤᱡ ᱠᱟᱛᱷᱟ ᱵᱚᱱ ᱠᱩᱞᱤ ᱤᱫᱤᱭᱟ ᱱᱚᱣᱟ ᱵᱞᱚᱜ ᱥᱟᱶ ᱥᱟᱶᱛᱮ ᱢᱟᱦᱟᱥᱚᱭ ᱱᱚᱣᱟ ᱠᱟᱹᱢᱤ ᱦᱚᱨᱟ ᱫᱚ ᱛᱤᱥ ᱠᱚᱛᱮ ᱥᱟᱹᱛᱟᱹᱜᱚᱜ ᱠᱟᱱᱟ ᱪᱮᱫᱟᱜ ᱥᱮ ᱯᱚᱸᱫᱽᱨᱚ ᱛᱟᱹᱨᱤᱠᱷ ᱢᱟ ᱯᱨᱳᱜᱨᱟᱢ ᱛᱟᱦᱮᱸ ᱠᱟᱱᱟ

ᱱᱚᱣᱟ ᱫᱚ ᱠᱳᱱᱳ ᱯᱷᱞᱟᱭᱳᱵᱷᱟᱨ ᱵᱟᱝ ᱠᱟᱱᱟ ᱱᱚᱣᱟ ᱫᱚ ᱢᱤᱫᱴᱮᱱ ᱯᱨᱳᱜᱨᱟᱢ ᱨᱮᱭᱟᱜ ᱯᱮᱱᱰᱮᱞ ᱠᱟᱱᱟ ᱦᱟᱱᱟ ᱫᱚ ᱥᱴᱮᱡᱽ ᱛᱮ ᱟᱨ ᱥᱴᱮᱡᱽ ᱛᱮ ᱫᱚ ᱦᱟᱱᱮ ᱦᱟᱱᱛᱮ ᱨᱮ ᱧᱮᱞ ᱧᱟᱢ ᱫᱟᱲᱮᱭᱟᱜ ᱠᱟᱱᱟ ᱵᱚᱱ ᱦᱟᱱᱟ ᱫᱚ ᱥᱴᱮᱡᱽ ᱫᱚ ᱥᱟᱹᱛ ᱠᱟᱱᱟ ᱱᱟᱦᱟᱜ ᱱᱚᱣᱟ ᱛᱟᱭᱚᱢ ᱥᱮᱫ ᱨᱮᱭᱟᱜ ᱯᱮᱱᱰᱮᱞ ᱛᱮᱯᱮ ᱧᱮᱞ ᱧᱟᱢ ᱫᱟᱲᱮᱭᱟᱜ ᱠᱟᱱᱟ ᱱᱚᱣᱟ ᱫᱚ ᱯᱟᱵᱽᱞᱤᱠ ᱠᱚ ᱟᱨ ᱞᱟᱦᱟ ᱥᱮᱫ ᱨᱮᱫᱚ ᱵᱷᱤ ᱟᱭ ᱯᱤ ᱥᱮ ᱜᱮᱥᱴ ᱠᱚᱣᱟᱜ ᱥᱴᱮᱡᱽ ᱚᱱᱟ ᱤᱭᱟᱹᱛᱮ ᱟᱥᱟᱢ ᱫᱤᱥᱚᱢ ᱨᱮᱱ ᱡᱚᱛᱚ ᱵᱚᱭᱦᱟ ᱠᱚᱧ ᱱᱮᱦᱚᱨ ᱟᱯᱮ ᱠᱟᱱᱟ ᱫᱟᱨᱟᱭ ᱠᱟᱱ ᱯᱚᱱᱫᱨᱚ ᱛᱟᱹᱨᱤᱠᱷ ᱥᱚᱠᱚᱞᱵᱟᱨ ᱦᱤᱞᱟᱹᱜ ᱱᱚᱣᱟ ᱠᱚᱠᱲᱟᱡᱟᱲ ᱰᱤᱥᱴᱤᱠ ᱨᱮᱱᱟᱜ ᱡᱚᱭᱯᱩᱨ ᱢᱚᱝᱞᱟᱡᱷᱚᱨᱟ ᱦᱟᱭ ᱥᱠᱩᱞ ᱨᱮᱭᱟᱜ ᱵᱚᱞ ᱮᱱᱮᱡ ᱴᱟᱺᱰᱤ ᱨᱮ ᱡᱟᱠ ᱡᱚᱢᱚᱠ ᱛᱮ ᱡᱟᱛᱮ ᱯᱮ ᱥᱮᱴᱮᱨᱚᱜ ᱛᱟᱵᱚᱱ ᱚᱱᱟ ᱱᱟᱠᱷᱟ ᱫᱚ ᱫᱚᱠᱟᱱ ᱦᱮᱸ ᱫᱚᱠᱟᱱ ᱟᱪᱪᱷᱟ ᱤᱭᱟᱹ ᱨᱩᱢ ᱠᱟᱱᱟ ᱵᱷᱤ ᱟᱭ ᱯᱤ ᱠᱚ ᱫᱩᱲᱩᱵ ᱵᱟᱲᱟᱭ ᱞᱟᱹᱜᱤᱫ ᱦᱮᱸ ᱚ ᱴᱷᱤᱠ ᱜᱮᱭᱟ ᱱᱚᱣᱟ ᱟᱹᱰᱤ ᱢᱤᱫ ᱜᱷᱟᱹᱲᱤᱡ ᱛᱮᱠᱚ ᱥᱟᱹᱛ ᱠᱟᱜᱼᱟ ᱮᱱᱟᱱ ᱵᱟᱨᱚ ᱵᱟᱡᱟ ᱠᱷᱚᱱ ᱠᱟᱹᱢᱤ ᱠᱚ ᱮᱦᱚᱵ ᱠᱟᱱᱟ ᱤᱱᱟᱹᱜ ᱠᱚ ᱠᱟᱹᱢᱤ ᱠᱟᱜᱼᱟ ᱚ ᱟᱪᱪᱷᱟ ᱟᱹᱞᱤᱧ ᱛᱟᱭᱚᱢ ᱨᱮᱯᱮ ᱧᱮᱞ ᱧᱟᱢᱮᱫ ᱫᱚ ᱯᱨᱳᱜᱨᱟᱢ ᱨᱮᱭᱟᱜ ᱥᱴᱮᱡᱽ ᱟᱨ ᱯᱮᱱᱰᱮᱞ ᱟᱨ ᱱᱚᱣᱟ ᱱᱟᱠᱷᱟ ᱨᱮᱫᱚ

ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱜᱟᱹᱰᱤ ᱜᱮ ᱴᱷᱤᱠ ᱵᱟᱝ ᱧᱟᱢᱚᱜᱼᱟ ᱚᱠᱚᱭ ᱠᱚ ᱡᱤᱞᱤᱧ ᱨᱮᱱ ᱠᱟᱱᱟ ᱯᱮ ᱵᱚᱞᱮ ᱱᱚᱰᱮ ᱱᱚᱜᱼᱚᱭ ᱟᱠᱚ ᱫᱚᱠᱟᱱᱮ ᱱᱩᱠᱩ ᱴᱷᱮᱱ ᱫᱚ ᱵᱚᱞᱮ ᱥᱩᱠᱨᱤ ᱡᱤᱞ ᱦᱚᱸ ᱧᱟᱢᱚᱜᱼᱟ ᱠᱟᱭᱨᱟ ᱛᱤᱠᱤ ᱢᱮᱱᱟᱜᱼᱟ ᱵᱚᱞᱮ ᱦᱚᱸ ᱠᱟᱭᱨᱟ ᱛᱤᱠᱤ ᱠᱟᱭᱨᱟ ᱛᱤᱠᱤ ᱟᱨ ᱱᱚᱛᱮ ᱱᱚᱣᱟ ᱟᱲᱤ ᱨᱮᱫᱚ ᱟᱵᱚᱣᱟᱜ ᱡᱟᱦᱮᱨ ᱛᱷᱟᱱ ᱢᱟᱹᱡᱷᱤ ᱛᱷᱟᱱ ᱟᱨ ᱢᱚᱬᱮ ᱠᱚ ᱛᱩᱨᱩᱭ ᱠᱚ ᱠᱚᱣᱟᱜ ᱚᱲᱟᱜ ᱠᱚ ᱵᱮᱱᱟᱣᱫᱟ ᱟᱨ ᱱᱩᱠᱩ ᱦᱚᱲ ᱫᱚ ᱱᱚᱣᱟ ᱟᱥᱯᱟᱥ ᱨᱮᱱ ᱠᱟᱱ ᱜᱮᱭᱟ ᱠᱚ ᱱᱚᱰᱮ ᱠᱟᱹᱢᱤ ᱠᱚ ᱞᱟᱜᱟᱣ ᱠᱟᱱᱟ ᱟᱨ ᱱᱚᱣᱟ ᱫᱚ ᱡᱟᱦᱮᱨ ᱨᱮᱭᱟᱜ ᱚᱠᱟ ᱪᱟᱞ ᱚᱱᱟ ᱦᱚᱸᱠᱚ ᱫᱟᱵᱟ ᱡᱟᱦᱮᱨ ᱨᱮ ᱟᱨ ᱯᱨᱳᱜᱨᱟᱢ ᱟᱹᱰᱤ ᱟᱹᱰᱤ ᱥᱩᱨ ᱫᱤᱱ ᱨᱮ ᱦᱟᱸᱜ ᱦᱩᱭᱩᱜᱚᱜ ᱠᱟᱱᱟ ᱯᱚᱱᱨᱚ ᱛᱟᱹᱨᱤᱠᱷ ᱟᱨ ᱚᱱᱟ ᱠᱷᱟᱹᱛᱤᱨ ᱱᱚᱰᱮ ᱦᱟᱱᱟ ᱟᱹᱰᱤ ᱟᱹᱰᱤᱛᱮ ᱫᱚᱠᱟᱱ ᱠᱚᱠᱚ ᱵᱮᱱᱟᱣᱟ ᱟᱨ ᱵᱚᱞᱮ ᱱᱩᱠᱩ ᱱᱚᱰᱮ ᱡᱤᱞᱤᱧ ᱠᱷᱚᱡ ᱦᱚᱲ ᱠᱚ ᱦᱮᱡ ᱠᱟᱱᱟ ᱯᱮᱲᱟ ᱦᱚᱲ ᱪᱮᱫᱟᱜ ᱥᱮ ᱱᱚᱣᱟ ᱯᱨᱳᱜᱨᱟᱢ ᱨᱮ ᱩᱱ ᱦᱤᱞᱳᱜ ᱯᱚᱱᱨᱚ ᱛᱟᱹᱨᱤᱠᱷ ᱦᱤᱞᱳᱜ ᱵᱚᱞᱮ ᱦᱳᱴᱮᱞ ᱠᱚ ᱵᱮᱱᱟᱣᱟ ᱚᱱᱟ ᱠᱷᱟᱹᱛᱤᱨ ᱱᱚᱣᱟ ᱠᱚᱨᱮ ᱡᱟᱭᱜᱟ ᱠᱚ ᱧᱮᱞ ᱤᱫᱤᱭᱟ ᱟᱨ ᱨᱤᱥᱮᱯᱥᱚᱱ ᱠᱚᱢᱤᱴᱤ ᱨᱮᱱ ᱵᱷᱟᱭᱤᱥ ᱯᱨᱮᱥᱤᱰᱮᱱᱴ ᱢᱟᱦᱟᱥᱚᱭ ᱱᱚᱣᱟ ᱠᱚᱨᱮ ᱡᱟᱭᱜᱟᱭ ᱩᱫᱩᱜ ᱠᱚᱣᱟ ᱦᱮᱸ